ᱥᱟᱱᱟᱢ ᱠᱚ ᱡᱚᱦᱟᱨ ᱱᱚᱣᱟ ᱦᱮᱢᱵᱨᱚᱢ ᱢᱚᱠᱚᱞ ᱭᱩᱴᱩᱵᱽ ᱪᱮᱱᱮᱞ ᱯᱟᱦᱴᱟ ᱠᱷᱚᱱᱟᱜ ᱟᱯᱮ ᱠᱚ ᱥᱟᱢᱟᱝ ᱨᱮ ᱤᱧ ᱦᱮᱡ ᱥᱮᱴᱮᱨ ᱟᱠᱟᱱᱟ ᱫᱤᱱᱟᱹᱢ ᱫᱤᱱ ᱞᱮᱠᱟᱜᱮ ᱤᱧ ᱜᱮ ᱠᱟᱱᱩᱨᱟᱢ ᱦᱮᱢᱵᱨᱚᱢ ᱛᱚ ᱛᱮᱦᱮᱧ ᱡᱟᱦᱟᱸ ᱵᱷᱤᱰᱤᱭᱳ ᱠᱚ ᱤᱫᱤ ᱠᱟᱛᱮ ᱟᱯᱮ ᱠᱚᱴᱷᱮᱱ ᱦᱮᱡ ᱥᱮᱴᱮᱨ ᱟᱠᱟᱱᱟ ᱥᱮ ᱟᱯᱮ ᱠᱚ ᱡᱟᱦᱟᱸ ᱵᱷᱤᱰᱤᱭᱳ ᱛᱟᱞᱟᱛᱮ ᱛᱮᱦᱮᱧ ᱟᱵᱚᱧ ᱞᱟᱹᱭ ᱥᱚᱫᱚᱨ ᱟᱵᱚᱣᱟ ᱠᱤᱪᱷᱩᱴᱟ ᱟᱵᱚᱣᱟᱜ ᱟᱸ, ᱥᱟᱱᱛᱟᱲᱤᱭᱟᱜ ᱟᱸ, ᱛᱮ ᱡᱟᱦᱟᱸ ᱡᱤᱠᱮ ᱠᱚ ᱱᱚᱣᱟ ᱡᱤᱠᱮ ᱠᱚ ᱨᱮᱱᱟᱜ ᱟᱸ, ᱟᱸ, ᱢᱤᱫ ᱱᱟᱣᱟ ᱥᱮ ᱱᱟᱣᱟ ᱥᱤᱥᱴᱮᱢ ᱛᱮ ᱟᱯᱮ ᱛᱟᱞᱟᱨᱤᱧ ᱟᱹᱜᱩ ᱟᱠᱟᱫᱟ ᱟᱸ, ᱡᱟᱦᱟᱸ ᱫᱚ ᱦᱩᱭᱩᱜ ᱠᱟᱱᱟ ᱩᱸ, ᱥᱩᱨ ᱫᱤᱱ ᱨᱮᱜᱮ ᱥᱮᱴᱮᱨᱚᱜ ᱠᱟᱱ ᱛᱟᱵᱚᱱᱟ ᱟᱵᱚᱣᱟᱜ ᱯᱟᱹᱨᱥᱤ ᱡᱤᱛᱠᱟᱹᱨ ᱢᱟᱦᱟ ᱵᱟᱭᱤᱥᱮ ᱰᱤᱥᱮᱢᱵᱚᱨ ᱟᱫᱚ ᱱᱚᱣᱟ ᱤᱫᱤ ᱠᱟᱛᱮ ᱜᱮ ᱩᱸ, ᱛᱮᱦᱮᱧ ᱡᱟᱦᱟᱸ ᱯᱟᱹᱨᱥᱤ ᱡᱤᱛᱠᱟᱹᱨ ᱥᱟᱱᱛᱟᱲᱤ ᱯᱟᱹᱨᱥᱤ ᱥᱮ ᱱᱚᱣᱟ ᱨᱮᱱᱟᱜ ᱪᱤᱠᱤ ᱡᱟᱦᱟᱸ ᱫᱚ ᱦᱩᱭᱩᱜ ᱠᱟᱱᱟ ᱚᱞ ᱪᱤᱠᱤ ᱱᱚᱣᱟ ᱠᱚ ᱤᱫᱤ ᱠᱟᱛᱮ ᱰᱤᱴᱮᱞᱥ ᱤᱧ ᱞᱟᱹᱭ ᱟᱵᱚᱱᱟ ᱛᱚ ᱢᱮᱱᱠᱷᱟᱱ ᱩᱭᱦᱟᱹᱨ ᱫᱚᱦᱚ ᱨᱮᱱᱟᱜ ᱢᱤᱫ ᱱᱟᱣᱟ ᱛᱟᱹᱨᱤᱠᱟᱧ ᱟᱹᱜᱩ ᱠᱟᱫᱟ ᱥᱮ ᱱᱟᱣᱟ ᱢᱤᱫᱴᱟᱝ ᱥᱤᱥᱴᱮᱢᱤᱧ ᱟᱹᱜᱩ ᱠᱟᱫᱟ ᱟᱵᱚ ᱠᱚ ᱥᱟᱢᱟᱝ ᱨᱮ ᱱᱚᱣᱟ ᱡᱩᱫᱤ ᱟᱵᱚ ᱵᱚᱱ ᱯᱷᱳᱞᱳ ᱫᱟᱲᱮᱭᱟᱜᱼᱟ ᱛᱮᱦᱮᱧ ᱟᱵᱚ ᱵᱤᱥᱮᱥ ᱠᱟᱭᱛᱮ ᱛᱮᱦᱮᱧ ᱫᱚ ᱯᱟᱹᱨᱥᱤ ᱡᱤᱛᱠᱟᱹᱨ ᱢᱟᱦᱟ ᱥᱩᱨ ᱟᱠᱟᱱ ᱛᱟᱵᱚᱱᱟ ᱯᱟᱹᱨᱥᱤ ᱡᱤᱛᱠᱟᱹᱨ ᱢᱟᱦᱟ ᱤᱫᱤ ᱠᱟᱛᱮᱜ ᱵᱚᱱ ᱨᱚᱯᱚᱲᱟᱵᱚᱱ ᱱᱚᱣᱟ ᱠᱷᱟᱹᱛᱤᱨ ᱛᱮᱜᱮ ᱛᱮᱦᱮᱧ ᱜᱩᱨᱩ ᱜᱚᱢᱠᱮᱭᱟᱜ ᱢᱤᱫ ᱮᱱᱮᱢ ᱟᱱᱟᱜ ᱠᱟᱛᱷᱟ ᱩᱱᱤᱭᱟᱜ ᱢᱟᱱᱮ ᱟᱹᱰᱤ ᱥᱚᱡᱷᱮ ᱛᱮ ᱟᱭᱟᱜ ᱰᱤᱴᱮᱞᱥ ᱵᱟᱲᱟᱭ ᱞᱟᱹᱜᱤᱫ ᱛᱮ ᱯᱨᱟᱛᱷᱚᱢᱤᱠ ᱛᱮᱦᱮᱧ ᱫᱚᱧ ᱞᱟᱹᱭ ᱟᱵᱚᱱᱟ ᱛᱟᱭᱚᱢ ᱫᱟᱨᱟᱢ ᱟᱨᱦᱚᱸ ᱱᱤᱝᱠᱟᱹ ᱜᱮ ᱢᱤᱫᱴᱟᱝ ᱢᱤᱫᱴᱟᱝ ᱵᱷᱤᱰᱤᱭᱳ ᱫᱚᱧ ᱟᱹᱜᱩ ᱟᱵᱚᱱᱟ ᱛᱚ ᱢᱮᱱᱠᱷᱟᱱ ᱛᱮᱦᱮᱧ ᱟᱭᱟᱜ ᱡᱟᱱᱟᱢ ᱢᱟᱦᱟ ᱤᱫᱤ ᱠᱟᱛᱮ ᱟᱭᱟᱜ ᱧᱩᱛᱩᱢ ᱤᱫᱤ ᱠᱟᱛᱮ ᱱᱚᱣᱟ ᱢᱤᱫᱴᱟᱝ ᱰᱤᱴᱮᱞᱥ ᱟᱹᱰᱤ ᱥᱚᱡᱷᱮ ᱛᱮ ᱩᱭᱦᱟᱹᱨ ᱨᱮᱱᱟᱜ ᱤᱧ ᱥᱤᱥᱴᱮᱢ ᱤᱧ ᱟᱹᱜᱩ ᱟᱠᱟᱫ ᱛᱟᱵᱚᱱᱟ ᱟᱫᱚ ᱛᱚ ᱥᱟᱱᱟᱢ ᱠᱚᱜᱮ ᱤᱧ ᱯᱟᱥᱴᱟ ᱠᱷᱚᱱ ᱟᱨᱫᱟᱥ ᱛᱟᱦᱮᱱ ᱠᱟᱱᱟ ᱫᱤᱱᱟᱹᱢ ᱫᱤᱱ ᱡᱟᱦᱟᱸᱭ ᱱᱚᱣᱟ ᱤᱧᱟᱹᱜ ᱤᱭᱩᱴᱩᱵᱽ ᱪᱮᱱᱮᱞ ᱯᱮ ᱧᱮᱞ ᱫᱟᱯᱮ ᱟᱨ ᱛᱮᱦᱮᱧ ᱡᱟᱦᱟᱸᱭ ᱯᱮ ᱧᱮᱞᱮᱫ ᱛᱟᱵᱚᱱᱟ ᱚᱵᱚᱥᱥᱳᱭ ᱟᱨᱟᱜ ᱚᱞᱛᱮ ᱞᱟᱛᱟᱨ ᱨᱮ ᱢᱮᱱᱟᱜ ᱚᱱᱟ ᱥᱟᱵᱥᱠᱨᱟᱭᱤᱵᱽ ᱵᱟᱴᱚᱱ ᱨᱮ ᱥᱟᱵᱥᱠᱨᱟᱭᱤᱵᱽ ᱛᱟᱵᱚᱱ ᱯᱮ ᱫᱤᱱᱟᱹᱢ ᱜᱮ ᱟᱨᱦᱚᱸ ᱱᱤᱝᱠᱟᱱᱟᱜ ᱱᱟᱣᱟ ᱱᱟᱣᱟ ᱵᱷᱤᱰᱤᱭᱳ ᱠᱚ ᱧᱟᱢ ᱞᱟᱹᱜᱤᱫ ᱛᱮ ᱛᱚ ᱢᱮᱱᱠᱷᱟᱱ ᱯᱟᱹᱨᱥᱤ ᱡᱤᱛᱠᱟᱹᱨ ᱢᱟᱦᱟ ᱥᱮᱴᱮᱨᱚᱜ ᱠᱟᱱᱟ ᱟᱵᱚᱣᱟᱜ ᱟᱨ ᱠᱤᱪᱷᱩ ᱫᱤᱱ ᱠᱷᱟᱱᱜᱮ ᱱᱚᱣᱟ ᱯᱟᱹᱨᱥᱤ ᱡᱤᱛᱠᱟᱹᱨ ᱢᱟᱦᱟ ᱟᱵᱚ ᱠᱟᱡᱟᱠ ᱛᱮ ᱫᱷᱟᱹᱨᱛᱤ ᱡᱟᱠᱟᱛ ᱵᱚᱱ ᱢᱟᱱᱟᱣᱟ ᱜᱚᱴᱟ ᱫᱤᱥᱚᱢ ᱨᱮᱵᱚᱱ ᱢᱟᱱᱟᱣᱟ ᱟᱫᱚ ᱱᱚᱣᱟ ᱯᱟᱹᱨᱥᱤ ᱡᱤᱛᱠᱟᱹᱨ ᱢᱟᱦᱟ ᱤᱫᱤ ᱠᱟᱛᱮᱫ ᱟᱹᱰᱤ ᱟᱹᱰᱤ ᱨᱚᱠᱚᱢ ᱵᱚᱱ ᱢᱟᱱᱟᱣ ᱫᱟᱵᱚᱱ ᱟᱹᱰᱤ ᱴᱚᱴᱷᱟᱨᱮ ᱟᱹᱰᱤ ᱨᱚᱠᱚᱢ ᱵᱚᱱ ᱢᱟᱱᱟᱣ ᱫᱟ ᱛᱚ ᱥᱟᱹᱨᱤᱜᱮ ᱱᱚᱣᱟ ᱫᱚ ᱟᱵᱚᱣᱟᱜ ᱢᱤᱫᱴᱟᱝ ᱜᱚᱨᱚᱵᱽ ᱟᱱᱟᱜ ᱠᱟᱛᱷᱟ ᱠᱟᱱ ᱛᱟᱵᱚᱱᱟ ᱟᱵᱚ ᱥᱟᱱᱛᱟᱲ ᱦᱚᱯᱚᱱ ᱠᱚᱣᱟᱜ ᱢᱤᱫᱴᱟᱝ ᱜᱚᱨᱚᱵᱽ ᱨᱮᱱᱟᱜ ᱠᱟᱛᱷᱟ ᱡᱟᱦᱟᱸ ᱫᱚ ᱟᱵᱚᱣᱟᱜ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞ ᱨᱮ ᱟᱵᱚᱣᱟᱜ ᱥᱚᱝᱵᱤᱫᱷᱟᱱ ᱨᱮ ᱚᱥᱴᱚᱢ ᱛᱚᱯᱚᱥᱤᱞ ᱨᱮ ᱟᱵᱚᱣᱟᱜ ᱥᱟᱱᱛᱟᱲᱤ ᱯᱟᱹᱨᱥᱤ ᱥᱮᱞᱮᱫ ᱞᱮᱱ ᱛᱟᱵᱚᱱᱟ ᱛᱚ ᱱᱚᱣᱟ ᱠᱚ ᱥᱟᱱᱟᱢ ᱯᱟᱹᱨᱥᱤ ᱢᱟᱱᱮ ᱟᱵᱚ ᱥᱟᱱᱛᱟᱲᱤ ᱯᱟᱹᱨᱥᱤ ᱥᱟᱱᱛᱟᱲᱤ ᱯᱟᱹᱨᱥᱤ ᱢᱤᱫ ᱫᱟᱲᱮᱭᱟᱱᱟᱜ ᱟᱨ ᱥᱟᱶᱛᱮ ᱢᱟᱨᱮᱭᱟᱱᱟᱜ ᱯᱟᱹᱨᱥᱤ ᱦᱚᱸ ᱠᱟᱱ ᱛᱟᱵᱚᱱᱟ ᱛᱚ ᱱᱚᱣᱟ ᱥᱟᱱᱛᱟᱲᱤ ᱯᱟᱹᱨᱥᱤ ᱚᱞ ᱞᱟᱹᱜᱤᱫ ᱛᱮᱠᱷᱟᱱ ᱥᱟᱱᱟᱢᱟᱜ ᱢᱟᱱᱮ ᱥᱟᱱᱟᱢ ᱢᱟᱱᱮ ᱯᱟᱹᱨᱥᱤ ᱥᱮ ᱥᱟᱱᱟᱢ ᱵᱷᱟᱥᱟ ᱜᱮ ᱚᱞ ᱞᱟᱹᱜᱤᱫ ᱥᱮ ᱞᱮᱝᱜᱩᱭᱮᱡᱽ ᱚᱞ ᱞᱟᱹᱜᱤᱫ ᱛᱮ ᱢᱤᱫᱴᱟᱝ ᱪᱤᱠᱤ ᱞᱟᱜᱟᱜᱼᱟ ᱟᱫᱚ ᱚᱱᱠᱟᱜᱮ ᱟᱹᱰᱤ ᱟᱭᱢᱟ ᱟᱭᱢᱟ ᱵᱷᱟᱥᱟ ᱨᱮᱱᱟᱜ ᱟᱭᱢᱟ ᱟᱭᱢᱟ ᱪᱤᱠᱤ ᱦᱚᱸ ᱢᱮᱱᱟᱜᱼᱟ ᱴᱷᱤᱠ ᱚᱱᱠᱟᱜᱮ ᱛᱮᱦᱮᱧᱟᱜ ᱟᱵᱚᱣᱟᱜ ᱱᱚᱣᱟ ᱥᱟᱱᱛᱟᱲᱤ ᱯᱟᱹᱨᱥᱤ ᱚᱞ ᱞᱟᱹᱜᱤᱫ ᱛᱮ ᱡᱚᱛᱷᱟᱛ ᱪᱤᱠᱤ ᱫᱚ ᱦᱩᱭᱩᱜ ᱠᱟᱱ ᱛᱟᱵᱚᱱᱟ ᱚᱞ ᱪᱤᱠᱤ ᱟᱹᱰᱤ ᱟᱭᱢᱟ ᱪᱤᱠᱤ ᱢᱮᱱᱟᱜ ᱛᱟᱵᱚᱱᱟ ᱥᱮ ᱟᱠᱷᱚᱨ ᱢᱮᱱᱟᱜᱼᱟ ᱦᱤᱱᱫᱤ ᱢᱮᱱᱟᱜᱼᱟ ᱫᱮᱵᱽᱱᱟᱜᱚᱨᱤ ᱢᱮᱱᱟᱜᱼᱟ ᱨᱳᱢᱟᱱ ᱢᱮᱱᱟᱜᱼᱟ ᱤᱝᱞᱤᱥ ᱵᱟᱝᱞᱟ ᱟᱹᱰᱤ ᱟᱭᱢᱟ ᱜᱮ ᱢᱮᱱᱟᱜᱼᱟ ᱱᱟ ᱩᱲᱤᱭᱟᱹ ᱢᱮᱱᱟᱜᱼᱟ ᱱᱚᱝᱠᱟᱱᱟᱜ ᱟᱹᱰᱤ ᱟᱭᱢᱟ ᱛᱮᱠᱚ ᱚᱞ ᱫᱟᱠᱚ ᱢᱮᱱᱠᱷᱟᱱ ᱚᱞᱮᱫ ᱨᱮᱦᱚᱸ ᱠᱚ ᱡᱚᱛᱷᱟᱛ ᱥᱟᱺᱦᱤᱡ ᱟᱵᱚᱣᱟᱜ ᱥᱟᱱᱛᱟᱲᱤ ᱯᱟᱹᱨᱥᱤ ᱫᱚ ᱵᱟᱝ ᱯᱷᱩᱴᱮᱞ ᱨᱟᱠᱟᱵᱚᱜ ᱠᱟᱱᱟ ᱡᱟᱦᱟᱸ ᱞᱟᱹᱜᱤᱫ ᱛᱮᱫᱚ ᱟᱵᱚᱣᱟᱜ ᱚᱞ ᱪᱤᱠᱤ ᱜᱮ ᱥᱮ ᱟᱵᱚ ᱡᱟᱦᱟᱸ ᱜᱩᱨᱩ ᱜᱚᱢᱠᱮ ᱛᱮᱭᱟᱨ ᱟᱠᱟᱫ ᱛᱟᱵᱚᱱ ᱱᱚᱣᱟ ᱪᱤᱠᱤ ᱜᱮ ᱯᱟᱞᱮᱱ ᱡᱚᱛᱷᱟᱛ ᱛᱟᱵᱚᱱᱟ ᱦᱩᱸ, ᱚᱱᱟ ᱞᱟᱹᱜᱤᱫ ᱛᱮ ᱱᱚᱣᱟ ᱥᱟᱱᱛᱟᱲᱤ ᱯᱟᱹᱨᱥᱤ ᱞᱮᱠᱟᱛᱮ ᱚᱞ ᱞᱟᱹᱜᱤᱫ ᱛᱮᱫᱚ ᱱᱚᱣᱟ ᱡᱚᱛᱷᱟᱛ ᱯᱟᱹᱨᱥᱤ ᱫᱚ ᱨᱟᱠᱟᱵ ᱛᱟᱵᱚᱱᱟ ᱚᱱᱟ ᱫᱚ ᱦᱩᱭᱩᱜ ᱠᱟᱱᱟ ᱚᱞ ᱪᱤᱠᱤ ᱜᱩᱨᱩ ᱜᱚᱢᱠᱮ ᱫᱩᱲᱩᱵ ᱟᱠᱟᱫ ᱛᱟᱵᱚᱱᱟᱭ᱾ ᱛᱚ ᱜᱩᱨᱩ ᱜᱚᱝᱠᱮ ᱡᱟᱦᱟᱸ ᱛᱮᱦᱮᱧ ᱯᱟᱹᱨᱥᱤ ᱛᱩᱫ ᱟᱠᱟᱫ ᱛᱟᱵᱚᱱᱟ ᱚᱞ ᱪᱤᱠᱤ ᱱᱚᱣᱟ ᱚᱞ ᱪᱤᱠᱤ ᱤᱫᱤ ᱠᱟᱛᱮ ᱢᱟᱵᱚᱱ ᱮᱸ ᱠᱚᱢ ᱵᱮᱥᱤ ᱥᱟᱱᱟᱢ ᱠᱚᱜᱮ ᱵᱚᱱ ᱵᱟᱲᱟᱭᱟ ᱟᱨ ᱛᱮᱦᱮᱧ ᱫᱷᱟᱹᱨᱛᱤ ᱡᱟᱠᱟᱛ ᱱᱚᱣᱟ ᱮᱸ ᱤᱫᱤ ᱠᱟᱛᱮ ᱟᱵᱚ ᱥᱟᱱᱟᱢ ᱡᱟᱭᱜᱟ ᱨᱮᱵᱚᱱ ᱨᱚᱲ ᱫᱟᱲᱮᱭᱟᱜ ᱠᱟᱱᱟ ᱵᱚᱱ᱾ ᱮᱸ ᱱᱤᱝᱠᱟᱹ ᱫᱚ ᱦᱩᱭᱩᱜ ᱠᱟᱱᱟ ᱨᱟᱡᱽᱡᱚ ᱥᱚᱵᱷᱟ ᱟᱨ ᱥᱟᱶᱛᱮ ᱮᱸ ᱞᱳᱠ ᱥᱚᱵᱷᱟ ᱨᱮᱦᱚᱸ ᱵᱚᱱ ᱨᱚᱲ ᱫᱟᱲᱮᱭᱟᱜ ᱠᱟᱱᱟ ᱥᱟᱱᱛᱟᱲᱤ ᱯᱟᱹᱨᱥᱤ ᱛᱮ᱾ ᱛᱚ ᱥᱟᱱᱛᱟᱲᱤ ᱯᱟᱹᱨᱥᱤ ᱛᱮ ᱨᱚᱲ ᱵᱚᱱ ᱵᱚᱱ ᱨᱚᱲ ᱫᱟᱲᱮᱭᱟᱜ ᱠᱟᱱ ᱜᱮᱭᱟ ᱛᱚ ᱢᱮᱱᱠᱷᱟᱱ ᱜᱩᱨᱩ ᱜᱚᱢᱠᱮᱭᱟᱜ ᱛᱮᱦᱮᱧ ᱡᱟᱦᱟᱸ ᱮᱱᱮᱢ ᱱᱚᱣᱟ ᱮᱱᱮᱢ ᱫᱚ ᱯᱟᱞᱮᱱ ᱥᱟᱹᱨᱤᱜᱮ ᱵᱚᱸᱜᱟ ᱵᱟᱨᱟᱵᱟᱹᱨᱤ ᱥᱟᱶᱛᱮ ᱟᱡ ᱦᱚᱸ ᱯᱟᱞᱮᱱ ᱢᱤᱫᱴᱟᱝ ᱵᱚᱸᱜᱟ ᱞᱮᱠᱟᱱ ᱦᱚᱲ ᱜᱮ ᱛᱟᱦᱮᱸ ᱠᱟᱱ ᱛᱟᱵᱚᱱᱟᱭ ᱛᱚ ᱵᱚᱸᱜᱟ ᱞᱮᱠᱟᱱ ᱦᱚᱲ ᱫᱚ ᱪᱮᱫᱟᱜ ᱛᱟᱦᱮᱸ ᱠᱟᱱᱟ ᱤᱧ ᱢᱤᱫᱴᱟᱝ ᱱᱚᱰᱮ ᱫᱟᱹᱭᱠᱟᱹᱧ ᱩᱫᱷᱟᱹᱨ ᱟᱵᱚᱱ ᱞᱟᱹᱭ ᱟᱵᱚᱱ ᱠᱟᱱᱟ ᱛᱮᱦᱮᱧ ᱜᱩᱨᱩ ᱜᱚᱢᱠᱮᱭᱟᱜ ᱡᱟᱱᱟᱢ ᱢᱟᱦᱟ ᱡᱩᱫᱤ ᱵᱚᱱ ᱞᱟᱹᱭᱟ ᱟᱹᱰᱤ ᱯᱟᱹᱴᱷᱩᱣᱟᱹ ᱠᱚ ᱡᱚᱠᱷᱚᱱᱮᱢ ᱠᱩᱞᱤ ᱠᱚᱣᱟ ᱜᱩᱨᱩ ᱜᱚᱢᱠᱮᱭᱟᱜ ᱡᱟᱱᱟᱢ ᱢᱟᱦᱟ ᱵᱚᱦᱚᱜ ᱠᱚ ᱜᱟᱹᱫᱩᱨ ᱵᱟᱲᱟ ᱜᱚᱫᱚᱜᱼᱟ ᱪᱮᱫ ᱤᱧ ᱞᱟᱹᱭᱟ ᱪᱮᱫ ᱤᱧ ᱞᱟᱹᱭᱟ ᱪᱮᱫ ᱤᱧ ᱞᱟᱹᱭᱟ ᱩᱭᱦᱟᱹᱨ ᱜᱚᱫᱟ ᱠᱚ ᱢᱮᱱᱠᱷᱟᱱ ᱩᱭᱦᱟᱹᱨ ᱩᱭᱦᱟᱹᱨ ᱛᱮ ᱩᱭᱦᱟᱹᱨ ᱠᱟᱛᱮᱫ ᱵᱟᱝᱠᱚ ᱧᱟᱢ ᱞᱟᱹᱜᱤᱫᱚᱜᱼᱟ ᱩᱱᱤᱭᱟᱜ ᱡᱟᱱᱟᱢ ᱢᱟᱦᱟ ᱛᱤᱥᱚᱜ ᱛᱟᱭ ᱢᱟᱦᱟ ᱢᱟᱹᱦᱤᱛ ᱛᱤᱥᱚᱜ ᱛᱟᱭ ᱛᱤᱱᱟᱹᱜ ᱥᱟᱞᱨᱮ ᱩᱱᱤ ᱟᱵᱚ ᱥᱟᱱᱛᱟᱲᱤ ᱯᱟᱹᱨᱥᱤ ᱢᱟᱱᱮ ᱥᱟᱱᱛᱟᱲᱤ ᱯᱟᱹᱨᱥᱤ ᱡᱟᱦᱟᱸ ᱛᱮᱵᱚᱱ ᱚᱞ ᱮᱫᱟ ᱚᱱᱟ ᱚᱞ ᱪᱤᱠᱤ ᱛᱤᱱᱟᱹᱜ ᱥᱟᱞᱨᱮ ᱩᱰᱩᱝ ᱞᱮᱫᱟᱭ ᱱᱚᱣᱟ ᱦᱚᱸ ᱱᱟᱜ ᱵᱟᱵᱚ ᱵᱟᱲᱟᱭᱟ ᱛᱚ ᱱᱚᱣᱟ ᱠᱚ ᱟᱹᱰᱤ ᱥᱚᱡᱷᱮᱛᱮ ᱢᱤᱫᱴᱟᱝ ᱩᱭᱦᱟᱹᱨ ᱨᱮᱱᱟᱜ ᱢᱤᱫᱴᱟᱝ ᱛᱟᱹᱨᱤᱠᱟᱧ ᱟᱹᱜᱩ ᱟᱠᱟᱫ ᱛᱟᱵᱚᱱᱟ ᱡᱟᱦᱟᱸ ᱫᱚ ᱦᱩᱭᱩᱜ ᱠᱟᱱᱟ ᱜᱩᱨᱩ ᱜᱚᱢᱠᱮ ᱡᱟᱱᱟᱢ ᱞᱮᱱ ᱛᱟᱵᱚᱱᱟᱭ ᱡᱟᱦᱟᱸ ᱥᱠᱨᱤᱱ ᱨᱮ ᱫᱤᱥᱟᱹᱜ ᱠᱟᱱ ᱛᱟᱵᱚᱱᱟ ᱧᱮᱞ ᱛᱟᱵᱚᱱ ᱯᱮ ᱯᱟᱸᱪ ᱯᱟᱸᱪ ᱩᱱᱤᱥᱥᱚ ᱯᱟᱸᱪ ᱢᱟᱱᱮ ᱦᱚᱸᱜᱼᱚ ᱱᱤᱝᱠᱟᱹ ᱡᱷᱚᱛᱚ ᱨᱮᱜᱮ ᱱᱚᱣᱟ ᱯᱮᱭᱟ ᱡᱟᱭᱜᱟ ᱨᱮᱜᱮ ᱧᱮᱞ ᱛᱟᱵᱚᱱ ᱯᱮ ᱢᱩᱪᱟᱹᱫ ᱨᱮ ᱯᱟᱸᱪ ᱢᱮᱱᱟᱜᱼᱟ ᱯᱟᱸᱪ ᱯᱟᱸᱪ ᱩᱱᱤᱥᱥᱚ ᱯᱟᱸᱪ ᱢᱟᱱᱮ ᱢᱟᱥ ᱦᱚᱸ ᱯᱟᱸᱪ ᱛᱟᱦᱮᱸ ᱠᱟᱱᱟ ᱰᱮᱴ ᱦᱚᱸ ᱯᱟᱸᱪ ᱛᱟᱦᱮᱸ ᱠᱟᱱᱟ ᱟᱨ ᱥᱟᱞ ᱦᱚᱸ ᱩᱱᱤᱥᱥᱚ ᱯᱟᱸᱪ ᱛᱟᱦᱮᱸ ᱠᱟᱱᱟ ᱢᱟᱱᱮ ᱩᱱᱤᱥᱥᱚ ᱯᱟᱸᱪ ᱥᱟᱞ ᱨᱮ ᱡᱟᱱᱟᱢ ᱞᱮᱱᱟᱭ ᱛᱟᱦᱚᱞᱮ ᱱᱚᱰᱮ ᱡᱩᱫᱤ ᱠᱚ ᱞᱮᱠᱷᱟᱱ ᱢᱤᱫ ᱠᱟᱛᱷᱟ ᱡᱩᱫᱤ ᱠᱚ ᱞᱮᱠᱷᱟᱱ ᱯᱟᱸᱪ ᱯᱟᱸᱪ ᱯᱟᱸᱪ ᱚᱠᱚᱭᱟᱜ ᱡᱟᱱᱟᱢ ᱢᱟᱦᱟ ᱠᱟᱱᱟ ᱛᱚ ᱟᱵᱚ ᱵᱟᱵᱚᱱ ᱵᱩᱡᱷᱟᱹᱣ ᱫᱟᱲᱮᱭᱟᱜᱼᱟ

ᱯᱚᱱᱨᱚ ᱥᱮ ᱢᱤᱫ ᱜᱮᱞ ᱢᱚᱬᱮ ᱦᱩᱭᱩᱜ ᱠᱟᱱ ᱛᱟᱵᱚᱱᱟ ᱢᱤᱫ ᱜᱮᱞ ᱢᱚᱬᱮ ᱱᱚᱣᱟ ᱢᱤᱫ ᱜᱮᱞ ᱢᱚᱬᱮ ᱟᱵᱚᱣᱟᱜ ᱡᱟᱦᱟᱸ ᱦᱩᱭᱩᱜ ᱠᱟᱱᱟ ᱥᱟᱱᱛᱟᱲᱤ ᱯᱟᱹᱨᱥᱤ ᱚᱞ ᱞᱟᱹᱜᱤᱫ ᱡᱟᱦᱟᱸ ᱪᱤᱠᱤ ᱢᱮᱱᱟᱜ ᱛᱟᱵᱚᱱᱟ ᱢᱟᱱᱮ ᱚᱞ ᱪᱤᱠᱤ ᱱᱚᱣᱟ ᱟᱠᱷᱚᱨ ᱡᱩᱫᱤ ᱵᱚᱱ ᱦᱤᱥᱟᱹᱵᱟ ᱚ ᱚᱝ ᱠᱷᱚᱱᱟᱜ ᱵᱚᱱ ᱡᱩᱫᱤ ᱵᱚᱱ ᱦᱤᱥᱟᱹᱵ ᱟᱹᱜᱩᱭᱟ ᱧᱮᱞ ᱟᱵᱚᱱ ᱢᱤᱫ ᱜᱮᱞ ᱢᱚᱬᱮ ᱟᱱᱟᱜ ᱴᱷᱟᱶ ᱨᱮᱫᱚ ᱤᱨ ᱟᱠᱷᱚᱨ ᱢᱮᱱᱟᱜᱼᱟ ᱤᱨ ᱟᱠᱷᱚᱨ ᱥᱚᱢᱟᱱ ᱪᱮᱫ ᱤᱨ ᱟᱠᱷᱚᱨ ᱥᱚᱢᱟᱱ ᱫᱚ ᱦᱩᱭᱩᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩᱣᱟᱜ ᱧᱩᱛᱩᱢ ᱢᱟᱱᱮ ᱨᱟᱜᱷᱩᱱᱟᱛᱷ ᱢᱩᱨᱢᱩ ᱛᱟᱦᱚᱞᱮ ᱱᱚᱰᱮ ᱡᱩᱫᱤ ᱯᱮᱭᱟ ᱯᱟᱸᱪ ᱡᱩᱫᱤ ᱵᱚᱱ ᱡᱳᱜᱟ ᱯᱚᱱᱨᱚ ᱦᱩᱭᱩᱜ ᱠᱟᱱᱟ ᱯᱚᱱᱨᱚ ᱡᱩᱫᱤ ᱵᱚᱱ ᱯᱚᱱᱨᱚ ᱨᱮᱱᱟᱜ ᱚᱞᱪᱤᱠᱤ ᱟᱠᱷᱚᱨ ᱨᱮᱱᱟᱜ ᱡᱟᱦᱟᱸ ᱚᱸᱰᱮ ᱠᱷᱚᱱᱟᱜ ᱡᱩᱫᱤ ᱵᱚᱱ ᱦᱤᱥᱟᱹᱵᱟ ᱯᱮᱭᱟ ᱞᱟᱭᱤᱱ ᱯᱮᱭᱟ ᱞᱟᱭᱤᱱ ᱨᱮᱫᱚ ᱢᱟᱱᱮ

ᱯᱟᱸᱪ ᱩᱱᱤᱥᱥᱚ ᱯᱟᱸᱪ ᱮᱠᱫᱚᱢ ᱟᱹᱰᱤ ᱥᱚᱡᱷᱮᱛᱮ ᱱᱤᱝᱠᱟᱹ ᱵᱚᱱ ᱩᱭᱦᱟᱹᱨ ᱫᱟᱲᱮᱭᱟᱜᱼᱟ ᱯᱟᱸᱪ ᱯᱟᱸᱪ ᱩᱱᱤᱥᱥᱚ ᱯᱟᱸᱪ ᱟᱨ ᱚᱱᱟ ᱯᱮᱭᱟ ᱯᱟᱸᱪ ᱮᱢ ᱡᱚᱜᱽ ᱞᱮᱠᱷᱟᱱ ᱜᱮ ᱯᱚᱱᱨᱚ ᱦᱩᱭᱩᱜ ᱠᱟᱱᱟ ᱯᱚᱱᱨᱚ ᱥᱚᱢᱟᱱ ᱦᱩᱭᱩᱜ ᱠᱟᱱᱟ ᱤᱨ ᱟᱨ ᱤᱨ ᱥᱚᱢᱟᱱ ᱦᱩᱭᱩᱜ ᱠᱟᱱᱟ ᱨᱟᱜᱷᱩᱱᱟᱛᱷ ᱢᱩᱨᱢᱩ ᱩᱱᱤᱭᱟᱜ ᱧᱩᱛᱩᱢ ᱦᱚᱸᱵᱚᱱ ᱧᱟᱢᱮᱫ ᱛᱟᱭᱟ ᱚᱱᱟ ᱥᱟᱶ ᱥᱟᱶᱛᱮ ᱟᱨ ᱢᱤᱫᱴᱟᱝ ᱱᱚᱰᱮ ᱢᱟᱱᱮ ᱩᱱᱤᱭᱟᱜ ᱡᱟᱦᱟᱸ ᱡᱟᱦᱟᱸ ᱛᱤᱱᱟᱹᱜ ᱜᱟᱱ ᱫᱟᱢᱟᱱ ᱫᱟᱢᱟᱱ ᱡᱤᱱᱤᱥ ᱮ ᱠᱚᱨᱟᱣ ᱦᱚᱴᱚ ᱟᱠᱟᱫ ᱛᱟᱵᱚᱱᱟᱭ ᱡᱷᱚᱛᱚ ᱜᱮ ᱢᱩᱪᱟᱹᱫ ᱨᱮ ᱯᱟᱸᱪ ᱯᱮ ᱧᱟᱢ ᱛᱟᱵᱚᱱᱟ ᱟᱨ ᱢᱤᱫᱴᱟᱝ ᱩᱭᱦᱟᱹᱨ ᱛᱟᱵᱚᱱ ᱠᱟᱱᱟ ᱡᱟᱦᱟᱸ ᱫᱚ ᱦᱩᱭᱩᱜ ᱠᱟᱱᱟ ᱚᱞᱪᱤᱠᱤ ᱟᱠᱷᱚᱨ ᱫᱤᱥᱚᱢ ᱦᱚᱲ ᱥᱟᱢᱟᱝ ᱨᱮ ᱚᱞ ᱥᱚᱫᱚᱨ ᱞᱮᱫᱟ ᱚᱱᱟ ᱛᱤᱱᱟᱹᱜ ᱥᱟᱞ ᱨᱮ ᱚᱱᱟ ᱦᱚᱸ ᱵᱟᱵᱚᱱ ᱵᱩᱡᱟ ᱚᱱᱟ ᱦᱚᱸ ᱩᱭᱦᱟᱹᱨ ᱨᱮᱱᱟᱜ ᱢᱤᱫ ᱥᱚᱡᱷᱮ ᱡᱟᱭᱜᱟ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱩᱱᱤᱥᱥᱚ ᱯᱚᱸᱪᱤᱥ ᱢᱟᱱᱮ ᱚᱱᱟ ᱨᱮᱦᱚᱸ ᱢᱩᱪᱟᱹᱫ ᱨᱮ ᱯᱟᱸᱪ ᱢᱮᱱᱟᱜ ᱛᱟᱵᱚᱱᱟ ᱛᱟᱦᱚᱞᱮ ᱡᱟᱱᱟᱢ ᱢᱟᱦᱟ ᱨᱮᱦᱚᱸ ᱢᱩᱪᱟᱹᱫ ᱨᱮ ᱯᱟᱸᱪ ᱰᱮᱴ ᱨᱮᱦᱚᱸ ᱯᱟᱸᱪ ᱢᱟᱥ ᱨᱮᱦᱚᱸ ᱯᱟᱸᱪ ᱥᱟᱶᱛᱮ ᱚᱞᱪᱤᱠᱤ ᱟᱠᱷᱚᱨ ᱦᱚᱸᱭ ᱛᱩᱫ ᱟᱠᱟᱫ ᱛᱟᱵᱚᱱᱟᱭ ᱩᱱᱤᱥᱥᱚ ᱯᱚᱸᱪᱤᱥ ᱯᱟᱸᱪ ᱚᱱᱟ ᱦᱚᱸ ᱢᱩᱪᱟᱹᱫ ᱨᱮ ᱯᱟᱸᱪ ᱢᱮᱱᱟᱜ ᱛᱟᱵᱚᱱᱟ ᱛᱚ ᱦᱚᱸᱜᱼᱚ ᱱᱤᱭᱟᱹ ᱠᱟᱛᱮ ᱩᱭᱦᱟᱹᱨ ᱛᱟᱵᱚᱱ ᱯᱮ ᱦᱚᱸᱜᱼᱚ ᱱᱤᱝᱠᱟᱹ ᱵᱷᱟᱵ ᱛᱮᱵᱚᱱ ᱩᱭᱦᱟᱹᱨ ᱞᱮᱠᱷᱟᱱ ᱟᱵᱚᱣᱟᱜ ᱱᱚᱣᱟ ᱜᱩᱨᱩ ᱜᱚᱢᱠᱮᱭᱟᱜ ᱡᱟᱦᱟᱸ ᱞᱮᱠᱟ ᱱᱚᱣᱟ ᱛᱮᱦᱮᱧ ᱡᱟᱦᱟᱸ ᱞᱮᱠᱟ ᱢᱤᱞᱟᱹᱣ ᱟᱠᱟᱱ ᱛᱟᱭᱟ ᱱᱚᱣᱟ ᱫᱚ ᱟᱹᱰᱤ ᱥᱚᱡᱷᱮ ᱛᱮ ᱱᱤᱛᱚᱜ ᱩᱭᱦᱟᱹᱨ ᱫᱚᱦᱚ ᱜᱟᱱᱚᱜ ᱟᱱᱟ ᱧᱩᱛᱩᱢ ᱥᱟᱶᱛᱮ ᱟᱭᱟᱜ ᱡᱟᱱᱟᱢ ᱢᱟᱦᱟ ᱥᱟᱶᱛᱮ ᱛᱤᱱᱟᱹᱜ ᱥᱟᱞ ᱨᱮ ᱫᱤᱥᱚᱢ ᱦᱚᱲ ᱥᱟᱢᱟᱝ ᱨᱮ ᱟᱵᱚ ᱪᱤᱠᱤ ᱥᱮ ᱚᱞᱪᱤᱠᱤ ᱚᱞ ᱯᱷᱩᱴᱮᱞ ᱥᱚᱫᱚᱨ ᱦᱚᱴᱚ ᱠᱟᱫᱟᱭ ᱱᱚᱣᱟ ᱦᱚᱸ ᱢᱮᱱᱟᱜ ᱛᱟᱵᱚᱱᱟ ᱟᱹᱰᱤ ᱯᱷᱟᱨᱪᱟ ᱯᱷᱟᱨᱪᱤ ᱡᱷᱚᱛᱚ ᱨᱮᱜᱮ ᱢᱩᱪᱟᱹᱫ ᱨᱮ ᱯᱟᱸᱪ ᱛᱚ ᱢᱮᱱᱠᱷᱟᱱ ᱪᱮᱫ ᱞᱮᱠᱟ ᱯᱮ ᱵᱩᱡᱷᱟᱹᱣ ᱠᱮᱫᱟ ᱛᱮᱦᱮᱧᱟᱜ ᱱᱚᱣᱟ ᱵᱷᱤᱰᱤᱭᱳ ᱚᱵᱚᱥᱥᱳᱭ ᱚᱵᱚᱥᱥᱳᱭ ᱠᱚᱢᱮᱱᱴ ᱠᱟᱛᱮ ᱞᱟᱭᱤᱠ ᱠᱟᱛᱮ ᱯᱮ ᱵᱟᱲᱟᱭ ᱦᱚᱪᱚᱧ ᱛᱟᱵᱚᱱᱟ ᱟᱨ ᱦᱮᱸ ᱱᱚᱣᱟ ᱦᱮᱢᱵᱨᱚᱢ ᱢᱚᱠᱚᱞ ᱤᱭᱩᱴᱩᱵᱽ ᱪᱮᱱᱮᱞ ᱥᱟᱵᱥᱠᱨᱟᱭᱤᱵ ᱫᱚ ᱟᱞᱚᱯᱮ ᱦᱤᱲᱤᱧ ᱛᱟᱵᱚᱱᱟ ᱟᱨᱦᱚᱸ ᱱᱤᱝᱠᱟᱹᱱᱟᱜ ᱜᱮ ᱫᱤᱱᱟᱹᱢ ᱫᱤᱱ ᱱᱟᱱᱟ ᱦᱩᱱᱟᱹᱨᱟᱜ ᱵᱷᱤᱰᱤᱭᱳ ᱠᱚ ᱟᱹᱜᱩ ᱥᱚᱫᱚᱨ ᱠᱟᱛᱮ ᱟᱯᱮ ᱠᱚᱴᱷᱮᱱ ᱦᱮᱡ ᱥᱮᱴᱮᱨᱚᱜᱼᱟ ᱟᱨ ᱥᱟᱱᱟᱢ ᱵᱷᱤᱰᱤᱭᱳ ᱠᱚ ᱧᱟᱢ ᱞᱟᱹᱜᱤᱫ ᱛᱮᱠᱷᱟᱱ ᱚᱵᱚᱥᱥᱳᱭ ᱛᱟᱦᱚᱞᱮ ᱟᱯᱮ ᱥᱟᱵᱥᱠᱨᱟᱭᱤᱵ ᱦᱩᱭ ᱟᱯᱮᱭᱟ ᱛᱚ ᱢᱮᱱᱠᱷᱟᱱ ᱪᱮᱫ ᱞᱮᱠᱟ ᱯᱮ ᱵᱩᱡᱷᱟᱹᱣ ᱠᱮᱫᱟ ᱱᱚᱣᱟ ᱠᱚᱢᱮᱱᱴ ᱠᱟᱛᱮ ᱯᱮ ᱵᱟᱲᱟᱭ ᱦᱚᱪᱚᱧ ᱛᱟᱵᱚᱱᱟ ᱟᱨ ᱟᱯᱮ ᱨᱮᱱ ᱜᱟᱛᱮ ᱠᱚ ᱥᱮᱭᱟᱨ ᱠᱟᱛᱮ ᱱᱚᱣᱟ ᱵᱷᱤᱰᱤᱭᱳ ᱧᱮᱞ ᱨᱮᱱᱟᱜ ᱫᱟᱣ ᱮᱢᱟ ᱠᱚᱯᱮ ᱡᱩᱫᱤ ᱟᱯᱮ ᱱᱚᱣᱟ ᱵᱷᱤᱰᱤᱭᱳ ᱵᱷᱟᱜᱮ ᱯᱮ ᱵᱩᱡᱷᱟᱹᱣ ᱠᱟᱫᱟ ᱛᱚ ᱢᱟ ᱮᱱᱠᱷᱟᱱ ᱛᱮᱦᱮᱧ ᱫᱚ ᱱᱩᱱᱟᱹᱜ ᱜᱮ ᱥᱟᱱᱟᱢ ᱠᱚᱜᱮ ᱡᱚᱦᱟᱨ